ᱡᱚᱦᱟᱨ ᱜᱮ ᱥᱟᱱᱟᱢ ᱧᱮᱧᱮᱞᱤᱭᱟᱹ ᱠᱚ ᱟᱯᱮ ᱯᱮ ᱧᱮᱞ ᱮᱫᱟ ᱵᱮᱥᱨᱟ ᱴᱮᱠᱱᱤᱠᱮᱞ ᱤᱭᱩᱴᱤᱭᱩᱵᱽ ᱪᱮᱱᱮᱞ ᱱᱚᱣᱟ ᱵᱷᱤᱰᱤᱭᱳ ᱛᱟᱞᱟ ᱛᱮᱫᱚᱧ ᱞᱟᱹᱭ ᱥᱮᱬᱟ ᱟᱯᱮᱭᱟ ᱡᱮ ᱯᱷᱳᱴᱳ ᱨᱮᱱᱟᱜ ᱵᱮᱠᱜᱨᱟᱣᱩᱱᱰ ᱪᱮᱫ ᱞᱮᱠᱟ ᱠᱟᱛᱮ ᱵᱚᱱ ᱚᱪᱚᱜᱟ ᱥᱮ ᱯᱤ ᱮᱱ ᱡᱤ ᱯᱷᱳᱴᱳ ᱪᱮᱫ ᱞᱮᱠᱟ ᱠᱟᱛᱮ ᱵᱮᱱᱟᱣ ᱠᱚᱣᱟ ᱛᱚ ᱯᱮᱭᱟ ᱯᱚᱫᱽᱫᱷᱚᱛᱤ ᱛᱟᱦᱮᱸ ᱠᱟᱱᱟ ᱛᱟᱨ ᱢᱚᱫᱽᱫᱷᱮ ᱵᱟᱨᱭᱟᱧ ᱞᱟᱹᱭ ᱟᱯᱮ ᱠᱟᱱᱟ ᱯᱮᱭᱟ ᱛᱮᱫᱚ ᱟᱹᱰᱤ ᱢᱟᱨᱟᱝ ᱵᱷᱤᱰᱤᱭᱳ ᱦᱩᱭᱩᱜᱼᱟ ᱚᱱᱟᱛᱮ ᱚᱱᱟᱴᱟᱜ ᱫᱚ ᱫᱚᱥᱟᱨ ᱵᱷᱤᱰᱤᱭᱳ ᱫᱚᱥᱟᱨ ᱵᱷᱤᱰᱤᱭᱳ ᱨᱮᱧ ᱞᱟᱹᱭ ᱟᱯᱮᱭᱟ ᱛᱚ ᱱᱚᱣᱟ ᱨᱮ ᱵᱟᱨᱭᱟᱧ ᱞᱟᱹᱭ ᱟᱯᱮᱭᱟ ᱢᱤᱫᱴᱮᱱ ᱫᱚ ᱚᱱᱞᱟᱭᱤᱱ ᱟᱨ ᱢᱤᱫᱴᱮᱱ ᱫᱚ ᱮᱯᱥ ᱛᱟᱞᱟᱛᱮ ᱛᱚ ᱯᱩᱭᱞᱩ ᱨᱮᱵᱚᱱ ᱧᱮᱞᱟ ᱚᱱᱞᱟᱭᱤᱱ ᱛᱮ ᱚᱱᱟ ᱠᱷᱟᱹᱛᱤᱨ ᱛᱮ ᱚᱱᱞᱟᱭᱤᱱ ᱛᱮ ᱡᱮᱦᱮᱛᱩ ᱵᱚᱱ ᱠᱚᱨᱟᱣᱟ ᱚᱱᱟ ᱠᱷᱟᱹᱛᱤᱨ ᱛᱮ ᱟᱵᱚ ᱰᱮᱴᱟ ᱨᱮᱱᱟᱜ ᱯᱨᱚᱭᱳᱡᱚᱱ ᱦᱩᱭᱩᱜ ᱛᱟᱵᱚᱱᱟ ᱥᱮ ᱰᱮᱴᱟ ᱚᱱ ᱨᱮᱱᱟᱜ ᱯᱨᱚᱭᱳᱡᱚᱱ ᱦᱩᱭᱩᱜᱼᱟ ᱤᱱᱴᱟᱨᱱᱮᱴ ᱠᱟᱱᱮᱠᱥᱮᱱ ᱨᱮᱱᱟᱜ ᱞᱟᱹᱠᱛᱤᱜ ᱛᱟᱵᱚᱱᱟ ᱛᱚ ᱰᱮᱴᱟ ᱵᱚᱱ ᱚᱱᱟ ᱚᱱ ᱠᱟᱛᱮᱫ ᱟᱵᱚ ᱵᱨᱟᱣᱡᱟᱨ ᱵᱚᱱ ᱳᱯᱮᱱᱟ ᱡᱟᱦᱟᱸ ᱢᱮᱱᱟᱜ ᱛᱟᱯᱮᱭᱟ ᱚᱱᱟᱜᱮ ᱵᱟᱠᱷᱟᱡ ᱜᱩᱜᱩᱞ ᱨᱮᱵᱚᱱ ᱥᱟᱨᱪᱟ ᱛᱚ ᱵᱨᱟᱣᱡᱟᱨ ᱠᱨᱳᱢ ᱵᱨᱟᱣᱡᱟᱨᱤᱧ ᱥᱤᱞᱮᱠᱴ ᱮᱫᱟ ᱧᱮᱞ ᱮᱫᱟᱯᱮ ᱞᱟᱛᱟᱨ ᱨᱮ ᱱᱚᱜᱼᱚᱭ ᱠᱨᱳᱢ ᱵᱨᱟᱣᱡᱟᱨ ᱛᱚ ᱥᱤᱞᱮᱠᱴ ᱮᱫᱟᱹᱧ ᱳᱯᱮᱱ ᱠᱤᱫᱟᱹᱧ ᱳᱯᱮᱱ ᱞᱮᱠᱷᱟᱡ ᱱᱤᱝᱠᱟᱹ ᱤᱱᱴᱟᱨᱯᱷᱮᱥ ᱦᱤᱡᱩᱜᱼᱟ ᱯᱩᱭᱞᱩ ᱨᱮ ᱛᱚ ᱟᱵᱚ ᱥᱟᱨᱪ ᱵᱟᱨ ᱨᱮ ᱱᱚᱰᱮ ᱵᱚᱱ ᱚᱞᱟ ᱵᱤ ᱡᱤ ᱨᱤᱢᱩᱵᱷ ᱟᱨ ᱤ ᱮᱢ ᱳ ᱵᱷᱤ ᱤ ᱵᱤ ᱡᱤ ᱨᱤᱢᱩᱵᱷ ᱚᱞ ᱠᱟᱛᱮᱫ ᱵᱚᱱ ᱜᱳ ᱥᱮ ᱥᱟᱨᱪ ᱨᱮᱵᱚᱱ ᱠᱞᱤᱠᱟ ᱯᱩᱭᱞᱩ ᱨᱮ ᱡᱟᱦᱟᱸ ᱳᱭᱮᱵᱽᱥᱟᱭᱤᱴ ᱦᱮᱡ ᱮᱱᱟ ᱧᱮᱞ ᱫᱟᱯᱮ ᱨᱤᱢᱩᱵᱷ ᱵᱤ ᱡᱤ ᱱᱚᱣᱟ ᱜᱮ ᱠᱟᱱᱟ ᱛᱚ ᱟᱵᱚ ᱵᱚᱱ ᱠᱞᱤᱠᱟ ᱟᱯᱞᱳᱰ ᱤᱢᱮᱡᱽ ᱨᱮ ᱟᱨ ᱵᱟᱠᱷᱟᱡ ᱨᱤᱢᱩᱵᱷ ᱤᱢᱮᱡᱽ ᱵᱮᱠᱜᱨᱟᱣᱩᱱᱰ ᱱᱚᱰᱮ ᱡᱟᱦᱟᱸᱴᱟᱜ ᱨᱮᱜᱮ ᱢᱤᱫᱴᱮᱱ ᱨᱮᱵᱚᱱ ᱠᱞᱤᱠᱟ ᱛᱚ ᱤᱧ ᱠᱞᱤᱠ ᱠᱮᱫᱟ ᱟᱯᱞᱳᱰ ᱤᱢᱮᱡᱽ ᱨᱮ ᱛᱚ ᱧᱮᱞ ᱫᱟᱯᱮ ᱟᱯᱞᱮᱴ ᱤᱢᱮᱡᱽ ᱱᱚᱰᱮ ᱚᱞ ᱦᱮᱱᱟᱜᱼᱟ ᱱᱚᱣᱟ ᱛᱚ ᱱᱚᱰᱮ ᱵᱚᱱ ᱠᱞᱤᱠᱟ ᱠᱞᱤᱠ ᱠᱤᱫᱟᱹᱧ ᱛᱚ ᱢᱤᱫᱴᱮᱱ ᱯᱷᱳᱴᱳᱧ ᱩᱫᱩᱜ ᱯᱮᱭᱟ ᱱᱚᱣᱟ ᱫᱚ ᱨᱤᱥᱮᱱᱴ ᱯᱷᱳᱴᱳ ᱯᱩᱭᱞᱩ ᱨᱮᱠᱚ ᱦᱤᱡᱩᱜᱼᱟ ᱛᱚ ᱟᱵᱚ ᱜᱮᱞᱟᱨᱤ ᱨᱮᱱ ᱯᱷᱳᱴᱳ ᱡᱩᱫᱤ ᱥᱤᱞᱮᱠᱴ ᱥᱟᱱᱟ ᱵᱚᱱᱟ ᱛᱟᱦᱚᱞᱮ ᱵᱨᱟᱣᱩᱡᱽ ᱨᱮᱵᱚᱱ ᱠᱞᱤᱠᱟ ᱫᱩ ᱱᱟᱢᱵᱟᱨ ᱚᱯᱥᱮᱱ ᱡᱟᱦᱟᱸ ᱠᱞᱤᱠ ᱠᱤᱫᱟᱹᱧ ᱛᱟᱨᱯᱚᱨ ᱱᱚᱰᱮ ᱦᱚᱸ ᱨᱤᱥᱮᱱᱴ ᱯᱷᱳᱴᱳ ᱠᱟᱱ ᱜᱮᱭᱟ ᱠᱚ ᱛᱚ ᱟᱵᱚ ᱞᱮᱸᱜᱟ ᱠᱷᱚᱱ ᱯᱮᱭᱟ ᱡᱟᱦᱟᱸ ᱞᱟᱭᱤᱱ ᱧᱮᱞᱚᱜ ᱠᱟᱱᱟ ᱱᱚᱰᱮ ᱚᱸᱰᱮ ᱵᱚᱱ ᱠᱞᱤᱠᱟ ᱠᱞᱤᱠ ᱠᱟᱛᱮᱫ ᱞᱟᱛᱟᱨ ᱥᱮᱫ ᱵᱚᱱ ᱦᱤᱡᱩᱜᱼᱟ ᱛᱚ ᱟᱵᱚ ᱞᱟᱛᱟᱨ ᱥᱮᱫ ᱵᱚᱱ ᱦᱮᱡ ᱞᱮᱱᱠᱷᱟᱱ ᱜᱮᱞᱟᱨᱤ ᱚᱯᱥᱮᱱ ᱵᱚᱱ ᱧᱟᱢᱟ ᱧᱮᱞ ᱮᱫᱟᱯᱮ ᱱᱚᱜᱼᱚᱭ ᱱᱚᱸᱰᱮ ᱵᱚᱱ ᱠᱞᱤᱠᱟ ᱠᱞᱤᱠ ᱞᱮᱠᱷᱟᱱ ᱟᱹᱰᱤ ᱟᱭᱢᱟ ᱱᱚᱸᱰᱮ ᱯᱷᱳᱴᱳ ᱠᱚ ᱦᱤᱡᱩᱜᱼᱟ ᱛᱟᱨ ᱢᱚᱫᱽᱫᱷᱮ ᱮᱞᱵᱟᱢ ᱨᱮᱧ ᱠᱞᱤᱠ ᱮᱫᱟ ᱮᱞᱵᱟᱢ ᱨᱮ ᱠᱞᱤᱠ ᱠᱟᱛᱮᱫ ᱚᱞ ᱯᱷᱳᱴᱳᱡᱽ ᱨᱮᱧ ᱠᱞᱤᱠ ᱠᱮᱫᱟ ᱛᱚ ᱞᱟᱛᱟᱨ ᱥᱮᱫ ᱢᱤᱫᱴᱮᱱ ᱯᱷᱳᱴᱳᱧ ᱥᱤᱞᱮᱠᱴ ᱠᱟᱛᱮᱫ ᱤᱧ ᱩᱫᱩᱜ ᱟᱯᱮ ᱠᱟᱱᱟ ᱛᱚ ᱛᱤᱱᱟᱹᱜ ᱞᱟᱛᱟᱨ ᱨᱮ ᱢᱮᱱᱟᱭᱟ ᱯᱟᱸᱡᱟ ᱞᱮᱜᱮ ᱵᱚᱱ ᱛᱤᱱᱟᱹᱜ ᱞᱟᱛᱟᱨ ᱨᱮ ᱛᱚ ᱧᱟᱢ ᱠᱟᱫᱮᱭᱟᱹᱧ ᱱᱚᱣᱟ ᱢᱤᱫᱴᱮᱱ ᱯᱷᱳᱴᱳᱧ ᱥᱤᱞᱮᱠᱴ ᱠᱟᱱᱟ ᱱᱩᱭᱴᱟᱜ ᱛᱚ ᱥᱤᱞᱮᱠᱴ ᱠᱟᱫᱮᱭᱟᱹᱧ ᱛᱚ ᱟᱯᱞᱳᱰ ᱦᱩᱭᱩᱜ ᱠᱟᱱᱟ ᱧᱮᱞ ᱫᱟᱯᱮ ᱟᱯᱞᱳᱰᱤᱝ ᱚᱨᱤᱡᱤᱱᱟᱞ ᱨᱮ ᱪᱟᱹᱞᱩᱜ ᱠᱟᱱᱟ ᱛᱚ ᱯᱨᱚᱥᱮᱥᱤᱝ ᱪᱟᱹᱞᱩᱜ ᱠᱟᱱᱟ ᱟᱯᱞᱳᱰ ᱠᱚᱢᱯᱞᱤᱴ ᱠᱟᱱᱟ ᱯᱨᱚᱥᱮᱥᱤᱝᱚᱜ ᱠᱟᱱᱟ ᱨᱤᱢᱩᱵᱷᱚᱜ ᱠᱟᱱᱟ ᱵᱮᱠᱜᱨᱟᱣᱩᱱᱰ ᱛᱮ ᱛᱚ ᱵᱚᱱ ᱛᱟᱺᱜᱤ ᱞᱮᱜᱮ ᱪᱮᱫ ᱞᱮᱠᱟ ᱦᱩᱭᱩᱜ ᱠᱟᱱᱟ ᱛᱚ ᱧᱮᱞ ᱫᱟᱯᱮ ᱱᱚᱜᱼᱚᱭ ᱱᱚᱝᱠᱟ ᱦᱩᱭ ᱠᱟᱱᱟ ᱛᱚ ᱛᱟᱭᱚᱢ ᱥᱮᱱᱟᱜ ᱡᱚᱛᱚ ᱚᱪᱚᱜ ᱠᱟᱱᱟ ᱛᱚ ᱱᱚᱣᱟ ᱯᱷᱳᱴᱳ ᱰᱟᱣᱩᱱᱞᱳᱰ ᱞᱟᱹᱜᱤᱫ ᱛᱮ ᱟᱵᱚ ᱰᱟᱣᱩᱱᱞᱳᱰ ᱚᱯᱥᱮᱱ ᱡᱟᱦᱟᱸ ᱢᱮᱱᱟᱜ ᱛᱟᱵᱚᱱᱟ ᱵᱞᱩ ᱠᱟᱞᱟᱨ ᱨᱮᱱᱟᱜ ᱱᱚᱸᱰᱮ ᱵᱚᱱ ᱠᱞᱤᱠᱟ ᱛᱚ ᱠᱞᱤᱠ ᱞᱮᱠᱷᱟᱱ ᱟᱵᱚᱣᱟᱜ ᱰᱟᱣᱩᱱᱞᱳᱰ ᱦᱩᱭᱩᱜᱼᱟ ᱧᱮᱞ ᱫᱟᱯᱮ ᱯᱩᱭᱞᱩ ᱨᱮ ᱢᱮᱱᱫᱟᱭ ᱯᱩᱭᱞᱩ ᱨᱮ ᱢᱤᱫ ᱫᱷᱟᱣᱤᱧ ᱰᱟᱣᱩᱱᱞᱳᱰ ᱞᱮᱫᱟ ᱛᱚ ᱚᱱᱟᱜᱮ ᱢᱮᱱᱫᱟᱭ ᱰᱟᱣᱩᱱᱞᱳᱰ ᱮᱜᱮᱭᱱ ᱱᱚᱸᱰᱮ ᱰᱟᱣᱩᱱᱞᱳᱰ ᱨᱮᱵᱚᱱ ᱠᱞᱤᱠᱟ ᱱᱚᱣᱟᱴᱟᱜ ᱨᱮ ᱛᱚ ᱮᱱᱠᱷᱟᱱ ᱜᱮ ᱟᱵᱚᱣᱟᱜ ᱰᱟᱣᱩᱱᱞᱳᱰ ᱦᱩᱭᱩᱜᱼᱟ ᱛᱚ ᱰᱟᱣᱩᱱᱞᱳᱰ ᱮᱜᱮᱭᱤᱱ ᱤᱧ ᱠᱞᱤᱠ ᱠᱮᱫᱟ ᱛᱚ ᱰᱟᱣᱩᱱᱞᱳᱰ ᱞᱟᱛᱟᱨ ᱨᱮᱯᱮ ᱧᱮᱞ ᱮᱫᱟ ᱳᱯᱮᱱ ᱮᱱᱟ ᱛᱚ ᱟᱵᱚ ᱡᱩᱫᱤ ᱯᱷᱳᱴᱳ ᱧᱮᱞ ᱥᱟᱱᱟ ᱵᱚᱱᱟ ᱛᱟᱦᱚᱞᱮ ᱡᱚᱡᱚᱢ ᱠᱚᱱ ᱡᱟᱦᱟᱸ ᱮᱨᱳ ᱧᱮᱞᱚᱜ ᱠᱟᱱᱟ ᱱᱚᱜᱼᱚᱭ ᱱᱚᱰᱮ ᱱᱚᱰᱮ ᱱᱚᱣᱟ ᱨᱮᱵᱚᱱ ᱠᱞᱤᱠᱟ ᱛᱟᱨᱯᱚᱨ ᱰᱟᱣᱩᱱᱞᱳᱰ ᱨᱮᱵᱚᱱ ᱠᱞᱤᱠᱟ ᱱᱚᱰᱮ ᱧᱮᱞ ᱫᱟᱯᱮ ᱯᱷᱳᱴᱳ ᱦᱮᱡ ᱠᱟᱱᱟ ᱛᱚ ᱱᱤᱭᱟᱹ ᱦᱩᱭ ᱠᱟᱱᱟ ᱯᱩᱭᱞᱩ ᱴᱨᱤᱠ ᱛᱚ ᱫᱚᱥᱟᱨ ᱴᱨᱤᱠ ᱤᱧ ᱞᱟᱹᱭ ᱯᱮᱭᱟ ᱮᱯᱥ ᱛᱟᱞᱟᱛᱮ ᱛᱚ ᱱᱟᱥᱮᱱᱟᱜ ᱜᱮᱞᱟᱨᱤ ᱯᱷᱳᱴᱳ ᱨᱮᱵᱚᱱ ᱧᱮᱞ ᱞᱮᱜᱮ ᱩᱱᱤ ᱯᱷᱳᱴᱳ ᱛᱚ ᱵᱮᱠ ᱨᱮ ᱮᱠᱫᱚᱢ ᱤᱧ ᱦᱤᱡᱩᱜᱼᱟ ᱛᱚ ᱧᱮᱞᱮ ᱠᱟᱱᱟ ᱯᱩᱭᱞᱩ ᱨᱮ ᱯᱷᱳᱴᱳ ᱦᱮᱡ ᱠᱟᱱᱟ ᱱᱚᱜᱼᱚᱭ ᱱᱚᱣᱟ ᱜᱮ ᱦᱩᱭ ᱠᱟᱱᱟ ᱛᱚ ᱱᱤᱛᱚᱜ ᱫᱚ ᱮᱯᱥ ᱛᱟᱞᱟᱛᱮᱧ ᱞᱟᱹᱭ ᱟᱯᱮᱭᱟ ᱛᱚ ᱮᱯᱥ ᱫᱚ ᱯᱞᱮ ᱥᱴᱳᱨ ᱠᱷᱚᱱ ᱵᱚᱱ ᱰᱟᱣᱩᱱᱞᱳᱰᱟ ᱛᱚ ᱰᱮᱴᱟ ᱚᱱ ᱜᱮᱛᱟ ᱵᱚᱱᱟ ᱛᱚ ᱯᱞᱮ ᱥᱴᱳᱨ ᱵᱚᱱ ᱳᱯᱮᱱᱟ ᱳᱯᱮᱱ ᱠᱟᱛᱮ ᱯᱞᱮ ᱥᱴᱳᱨ ᱨᱮᱱᱟᱜ ᱥᱟᱨᱪ ᱵᱟᱨ ᱨᱮᱵᱚᱱ ᱚᱞᱟ ᱵᱮᱠᱜᱨᱟᱣᱩᱱᱰ ᱤᱨᱮᱥᱟᱨ ᱵᱤ ᱮ ᱥᱤ ᱠᱮ ᱡᱤ ᱟᱨ ᱳ ᱤᱭᱩ ᱮᱱ ᱰᱤ ᱵᱮᱠᱜᱨᱟᱣᱩᱱᱰ ᱤᱨᱮᱡᱟᱨ ᱧᱮᱞ ᱫᱚ ᱯᱳᱭᱞᱳ ᱨᱮ ᱡᱟᱦᱟᱸ ᱥᱟᱨᱪ ᱚᱯᱷᱥᱮᱱ ᱢᱮᱱᱟᱜᱼᱟ ᱱᱚᱜᱼᱚᱭ ᱱᱚᱣᱟ ᱵᱚᱱ ᱴᱮᱯᱟ ᱱᱚᱣᱟ ᱵᱚᱱ ᱚᱞᱟ ᱯᱳᱭᱞᱳ ᱨᱮ ᱡᱟᱦᱟᱸ ᱦᱮᱡ ᱮᱱᱟ ᱧᱮᱞ ᱫᱟᱯᱮ ᱟᱭᱠᱚᱱ ᱨᱮᱱᱟᱜ ᱱᱚᱝᱠᱟ ᱧᱮᱞᱚᱜ ᱠᱟᱱᱟ ᱛᱳ ᱤᱱᱥᱴᱚᱞ ᱟᱵᱚᱱ ᱛᱟᱨᱯᱚᱨ ᱵᱚᱱ ᱳᱯᱮᱱᱟ ᱤᱱᱥᱴᱚᱞ ᱠᱟᱛᱮᱫ ᱳᱯᱮᱱ ᱦᱩᱭ ᱞᱮᱱᱠᱷᱟᱱ ᱡᱟᱦᱟᱸ ᱛᱤᱱᱟᱹᱜ ᱯᱟᱨᱢᱤᱥᱚᱱᱮ ᱠᱷᱚᱡᱟ ᱡᱚᱛᱚ ᱵᱚᱱ ᱮᱞᱟᱣᱟ ᱛᱟᱨᱯᱚᱨ ᱱᱤᱝᱠᱟ ᱤᱱᱴᱟᱨᱯᱷᱮᱥ ᱦᱤᱡᱩᱜᱼᱟ ᱮᱞᱟᱣ ᱥᱟᱹᱛ ᱟᱠᱟᱱ ᱥᱮ ᱛᱳ ᱞᱳᱰ ᱮ ᱯᱷᱳᱴᱳ ᱨᱮᱵᱚᱱ ᱠᱞᱤᱠᱟ ᱛᱟᱨᱯᱚᱨ ᱢᱤᱫᱴᱮᱱ ᱯᱷᱳᱴᱳ ᱵᱚᱱ ᱪᱚᱭᱮᱥ ᱮᱭᱟ ᱞᱟᱦᱟᱛᱮ ᱞᱮᱠᱟᱜᱮ ᱡᱚᱛᱚ ᱥᱮᱢ ᱯᱚᱫᱽᱫᱷᱚᱛᱤ ᱜᱮᱞᱟᱨᱤ ᱠᱷᱚᱱ ᱵᱚᱱ ᱥᱤᱞᱮᱠᱴ ᱮᱭᱟ ᱛᱳ ᱮᱞᱵᱟᱢ ᱨᱤᱧ ᱥᱮᱱ ᱮᱱᱟ ᱚᱞ ᱯᱷᱳᱴᱳ ᱨᱤᱧ ᱥᱮᱱ ᱮᱱᱟ ᱛᱳ ᱩᱱᱤ ᱯᱷᱳᱴᱳ ᱵᱚᱱ ᱯᱟᱸᱡᱟ ᱧᱟᱢᱮᱭᱟ ᱛᱳ ᱚᱠᱟᱨᱮ ᱢᱮᱱᱟᱭᱟ ᱱᱩᱜᱼᱩᱭ ᱯᱷᱳᱴᱳ ᱥᱤᱞᱮᱠᱴ ᱟᱠᱟᱱᱟᱹᱧ ᱩᱱᱤ ᱯᱷᱳᱴᱳ ᱜᱤᱧ ᱥᱤᱞᱮᱠᱴ ᱠᱮᱫᱮᱭᱟ ᱛᱳ ᱱᱚᱜᱼᱚᱭ ᱱᱚᱝᱠᱟ ᱛᱳ ᱰᱟᱱ ᱨᱮᱵᱚᱱ ᱠᱞᱤᱠᱟ ᱡᱚᱡᱚᱢ ᱠᱚᱱ ᱨᱮ ᱧᱮᱞ ᱯᱮ ᱰᱟᱱ ᱚᱞ ᱦᱮᱱᱟᱜᱼᱟ ᱚᱸᱰᱮ ᱵᱚᱱ ᱠᱞᱤᱠᱟ ᱛᱳ ᱚᱴᱳ ᱨᱮᱫᱚ ᱪᱮᱫ ᱢᱤᱫ ᱠᱟᱞᱟᱨ ᱡᱟᱦᱟᱸ ᱴᱷᱮᱱ ᱦᱮᱱᱟᱜᱼᱟ ᱚᱸᱰᱮ ᱵᱚᱱ ᱚᱴᱳ ᱫᱚᱵᱚᱱ ᱤᱭᱩᱡᱟ ᱛᱚ ᱚᱴᱳ ᱨᱮᱵᱚᱱ ᱚᱴᱳ ᱨᱮᱧ ᱠᱞᱤᱠ ᱠᱟᱛᱮᱫ ᱟᱵᱚ ᱢᱤᱫ ᱠᱟᱞᱟᱨ ᱧᱮᱞ ᱞᱮᱜᱮ ᱯᱩᱸᱲ ᱜᱮ ᱛᱟᱭᱚᱢ ᱥᱮᱫ ᱦᱮᱱᱟᱜᱼᱟ ᱵᱚᱦᱚᱜ ᱪᱮᱛᱟᱱ ᱚᱸᱰᱮ ᱵᱚᱱ ᱠᱞᱤᱠᱟ ᱛᱚᱵᱮ ᱠᱷᱟᱱ ᱜᱮ ᱡᱟᱦᱟᱸ ᱛᱤᱱᱟᱹᱜ ᱯᱩᱲ ᱠᱟᱞᱟᱨ ᱚᱱᱟ ᱫᱚ ᱚᱪᱚᱜ ᱮᱱᱟ ᱢᱮᱱᱠᱷᱟᱱ ᱱᱚᱜᱼᱚᱸᱭ ᱱᱚᱝᱠᱟ ᱟᱹᱵᱽᱲᱤ ᱛᱷᱟᱹᱵᱽᱲᱤ ᱡᱟᱦᱟᱸ ᱠᱟᱞᱟᱨ ᱢᱮᱱᱟᱜᱼᱟ ᱦᱚᱲ ᱠᱚ ᱦᱮᱱᱟᱜ ᱠᱚᱣᱟ ᱱᱩᱠᱩ ᱪᱤᱠᱟᱹ ᱛᱮᱵᱚᱱ ᱚᱪᱚᱜ ᱠᱚᱣᱟ ᱚᱱᱟ ᱠᱷᱟᱹᱛᱤᱨ ᱛᱮ ᱢᱮᱡᱤᱠ ᱵᱟᱴᱚᱱ ᱛᱮ ᱟᱵᱚ ᱵᱚᱱ ᱚᱪᱚᱜ ᱠᱚᱣᱟ ᱛᱚ ᱢᱮᱡᱤᱠ ᱨᱮᱵᱚᱱ ᱠᱞᱤᱠᱟ ᱛᱟᱨᱯᱚᱨ ᱟᱵᱚ ᱠᱟᱨᱥᱚᱨ ᱵᱚᱱ ᱥᱩᱨᱟ ᱚᱱᱟ ᱠᱷᱟᱹᱛᱤᱨ ᱛᱮ ᱪᱮᱛᱟᱱ ᱨᱮ ᱡᱟᱦᱟᱸ ᱠᱟᱨᱥᱚᱨ ᱚᱯᱷᱥᱮᱴ ᱚᱞ ᱢᱮᱱᱟᱜᱼᱟ ᱚᱱᱟ ᱵᱚᱱ ᱠᱚᱢᱟ ᱧᱮᱞ ᱮᱫᱟᱯᱮ ᱠᱟᱨᱥᱚᱨ ᱥᱩᱨ ᱮᱱᱟ ᱞᱟᱛᱟᱨ ᱨᱮ ᱡᱟᱦᱟᱸ ᱛᱟᱨᱯᱚᱨ ᱛᱤᱱᱟᱹᱜ ᱥᱟᱭᱤᱡᱽ ᱵᱚᱱ ᱫᱚᱦᱚᱭᱟ ᱚᱱᱟ ᱫᱚ ᱱᱚᱰᱮ ᱦᱮᱱᱟᱜ ᱛᱟᱵᱚᱱᱟ ᱞᱟᱹᱴᱩ ᱠᱟᱹᱴᱤᱡ ᱨᱮᱱᱟᱜ ᱛᱚ ᱧᱮᱞ ᱫᱟᱲᱮᱭᱟᱜ ᱟᱵᱚᱱ ᱛᱚ ᱡᱟᱦᱟᱸ ᱛᱤᱱᱟᱹᱜ ᱜᱮ ᱫᱚᱦᱚ ᱠᱤᱫᱟᱹᱧ ᱛᱟᱨᱯᱚᱨ ᱧᱮᱞ ᱯᱮ ᱳᱯᱮᱱ ᱫᱟᱹᱧ ᱡᱩᱫᱤ ᱵᱮᱠᱜᱨᱟᱣᱩᱱᱰ ᱤᱱᱟᱹ ᱥᱟᱨ ᱚᱪᱚᱜ ᱥᱟᱱᱟ ᱯᱮ ᱢᱟᱱᱮ ᱠᱟᱞᱟᱨ ᱟᱞᱟᱫᱟ ᱥᱟᱱᱟ ᱯᱮᱭᱟ ᱛᱟᱦᱚᱞᱮ ᱵᱤᱡᱤ ᱠᱟᱞᱟᱨ ᱧᱮᱞ ᱫᱟᱯᱮ ᱱᱚᱜᱼᱚᱭ ᱱᱚᱰᱮ ᱚᱞ ᱢᱮᱱᱟᱜᱼᱟ ᱱᱚᱰᱮ ᱵᱚᱱ ᱠᱞᱤᱠᱟ ᱛᱚ ᱠᱷᱟᱱ ᱜᱮ ᱵᱮᱠᱜᱨᱟᱣᱩᱱᱰ ᱱᱚᱜᱼᱚᱭ ᱱᱚᱝᱠᱟ ᱚᱪᱚᱜ ᱮᱱᱟ ᱛᱚ ᱱᱤᱛᱚᱜ ᱢᱮᱡᱤᱠ ᱠᱟᱞᱟᱨ ᱛᱮᱵᱚᱱ ᱚᱪᱚᱜᱟ ᱧᱮᱞ ᱫᱟᱯᱮ ᱛᱚ ᱤᱱᱠᱟᱹ ᱠᱟᱛᱮᱫ ᱵᱚᱱ ᱚᱪᱚᱜᱟ ᱛᱚ ᱚᱪᱚᱜ ᱥᱟᱹᱛ ᱞᱮᱜᱤᱧ ᱱᱟᱥᱮᱱᱟᱜ ᱵᱷᱤᱰᱤᱭᱳᱧ ᱯᱚᱡᱽ ᱮᱫᱟ ᱛᱚ ᱯᱨᱟᱭ ᱞᱮᱠᱟ ᱚᱪᱚᱜ ᱥᱟᱹᱛ ᱦᱩᱭ ᱠᱟᱱ ᱛᱤᱧᱟᱹ ᱧᱮᱞ ᱫᱟᱯᱮ ᱛᱚ ᱥᱮᱵᱷ ᱨᱮᱵᱚᱱ ᱠᱩᱞ ᱠᱟᱜᱼᱟ ᱚᱱᱟ ᱠᱷᱟᱹᱛᱤᱨ ᱛᱮ ᱪᱮᱛᱟᱱ ᱠᱩᱱ ᱡᱚᱡᱚᱢ ᱠᱩᱱ ᱨᱮ ᱡᱟᱦᱟᱸ ᱴᱷᱮᱡ ᱰᱟᱱ ᱚᱞ ᱦᱮᱱᱟᱜᱼᱟ ᱚᱸᱰᱮ ᱵᱚᱱ ᱠᱞᱤᱠᱟ ᱛᱟᱨᱯᱚᱨ ᱥᱮᱵᱷ ᱨᱮᱵᱚᱱ ᱠᱞᱤᱠᱟ ᱟᱨᱚ ᱪᱮᱛᱟᱱ ᱠᱩᱱ ᱨᱮ ᱧᱮᱞ ᱯᱮ ᱡᱚᱡᱚᱢ ᱠᱩᱱ ᱨᱮ ᱥᱮᱵᱷ ᱚᱞ ᱢᱮᱱᱟᱜᱼᱟ ᱚᱸᱰᱮ ᱵᱚᱱ ᱠᱞᱤᱠᱟ ᱛᱟᱨᱯᱚᱨ ᱯᱷᱤᱱᱤᱥ ᱨᱮᱵᱚᱱ ᱠᱞᱤᱠᱟ ᱱᱳ ᱨᱮᱴ ᱱᱚᱣᱟ ᱫᱚ ᱱᱳ ᱛᱷᱮᱝᱠᱥ ᱠᱟᱹᱫᱟᱹᱧ ᱛᱟᱨᱯᱚᱨ ᱯᱷᱤᱱᱤᱥ ᱨᱮᱵᱚᱱ ᱠᱞᱤᱠᱟ ᱛᱚ ᱮᱰᱵᱷᱮᱴᱟᱭᱤᱡᱽ ᱦᱮᱡ ᱮᱱᱟ ᱱᱚᱣᱟ ᱫᱚ ᱦᱳᱢ ᱵᱟᱴᱚᱱ ᱨᱮ ᱠᱞᱤᱠ ᱠᱟᱛᱮᱫ ᱮᱠᱫᱚᱢ ᱱᱚᱣᱟ ᱮᱯᱥ ᱠᱷᱚᱱ ᱫᱚᱧ ᱩᱰᱩᱠ ᱩᱛᱟᱹᱨᱚᱜ ᱠᱟᱱᱟ ᱛᱚ ᱜᱮᱞᱟᱨᱤ ᱨᱮᱵᱚᱱ ᱪᱮᱠᱟ ᱛᱚ ᱧᱮᱞᱮ ᱠᱟᱱᱟ ᱯᱮ ᱱᱚᱜᱼᱚᱭ ᱱᱤᱛᱚᱜ ᱤᱡ ᱯᱷᱳᱴᱳ ᱱᱚᱜᱼᱚᱭ ᱟᱨ ᱱᱩᱭᱴᱟᱜ ᱫᱚ ᱚᱱᱞᱟᱭᱤᱱ ᱯᱷᱳᱴᱳ ᱠᱟᱱᱟ ᱛᱚ ᱢᱚᱡᱽ ᱠᱷᱚᱱ ᱛᱮ ᱡᱟᱦᱟᱸ ᱛᱤᱱᱟᱹᱜ ᱟᱯᱮ ᱯᱮ ᱪᱮᱥᱴᱟᱭᱟ ᱩᱱᱟᱹᱜ ᱢᱚᱡᱽ ᱛᱮ ᱦᱩᱭᱩᱜᱼᱟ ᱛᱚ ᱛᱚ ᱱᱤᱭᱟᱹᱜᱮ ᱛᱟᱦᱮᱸ ᱠᱟᱱᱟ ᱵᱷᱤᱰᱤᱭᱳ ᱛᱚ ᱪᱮᱫ ᱞᱮᱠᱟ ᱯᱮ ᱵᱩᱡᱽ ᱠᱮᱫᱟ ᱱᱚᱝᱠᱟ ᱜᱮ ᱟᱨᱚ ᱯᱟᱨᱴ ᱴᱩ ᱨᱮ ᱛᱟᱦᱮᱱ ᱠᱟᱱᱟ ᱟᱨ ᱢᱤᱫᱴᱮᱱ ᱯᱤᱠ ᱟᱨᱴ ᱠᱷᱚᱡ ᱪᱮᱫ ᱞᱮᱠᱟ ᱛᱮᱵᱚᱱ ᱵᱮᱠᱜᱨᱟᱣᱩᱱᱰ ᱵᱚᱱ ᱚᱪᱚᱜᱟ ᱥᱮ ᱯᱤ ᱮᱱ ᱡᱤ ᱯᱷᱳᱴᱳ ᱵᱚᱱ ᱵᱮᱱᱟᱣ ᱠᱚᱣᱟ ᱛᱚ ᱢᱟ ᱛᱟᱦᱚᱞᱮ ᱵᱷᱤᱰᱤᱭᱳ ᱫᱚ ᱱᱚᱰᱮ ᱜᱮᱧ ᱢᱩᱪᱟᱹᱫ ᱠᱮᱫᱟ